ᱜᱟᱛᱮ ᱠᱚ ᱥᱟᱱᱟᱢ ᱠᱚᱜᱮ ᱡᱚᱦᱟᱨ ᱟᱹᱰᱤ ᱜᱟᱱᱮ ᱨᱟᱵᱟᱝ ᱠᱟᱜᱼᱟ ᱱᱚᱣᱟ ᱨᱟᱵᱟᱝ ᱜᱮ ᱯᱚᱸᱪᱤᱥᱮ ᱰᱤᱥᱮᱢᱵᱚᱨ ᱨᱮᱱᱟᱜ ᱧᱤᱫᱟᱹ ᱫᱚ ᱟᱹᱰᱤ ᱜᱟᱱ ᱨᱟᱵᱟᱝ ᱠᱟᱱᱟ ᱛᱚ ᱱᱤᱛᱚᱜ ᱢᱤᱫ ᱥᱮᱱᱤᱧ ᱤᱫᱤ ᱵᱚᱱᱟ ᱚᱸᱰᱮ ᱫᱚ ᱯᱚᱸᱪᱤᱥᱮ ᱰᱤᱥᱮᱢᱵᱚᱨ ᱞᱟᱹᱜᱤᱫ ᱡᱟᱦᱟᱸ ᱡᱩᱣᱟᱹᱱ ᱠᱚᱲᱟ ᱠᱩᱲᱤ ᱠᱚᱠᱚ ᱥᱟᱯᱲᱟᱣ ᱟᱠᱟᱫᱼᱟ ᱮᱱᱮᱡ ᱥᱮᱨᱮᱧ ᱚᱱᱟ ᱨᱮᱱᱟᱜ ᱢᱤᱫ ᱡᱷᱚᱞᱚᱠ ᱤᱧ ᱫᱮᱠᱷᱟᱣ ᱟᱵᱚᱱ ᱛᱟᱵᱚᱱᱟ ᱪᱮᱫᱟᱜ ᱵᱟᱝᱢᱟ ᱱᱤᱭᱟᱹ ᱜᱮ 2025 ᱥᱟᱞ ᱨᱮᱱᱟᱜ ᱢᱩᱪᱟᱹᱫ ᱠᱟᱱᱟ ᱟᱨ ᱵᱚᱲᱚ ᱫᱤᱱ ᱠᱟᱱᱟ ᱥᱟᱶᱛᱮ 2026 ᱨᱮᱱᱟᱜ ᱦᱮᱯᱤ ᱱᱤᱭᱩ ᱤᱭᱟᱨ ᱥᱟᱱᱟᱢ ᱠᱚᱜᱮ ᱟᱜᱟᱢ ᱜᱤᱧ ᱵᱟᱲᱟᱭ ᱦᱚᱪᱚᱭᱮᱫ ᱵᱚᱱᱟ ᱛᱚ ᱱᱤᱛᱚᱜ ᱡᱟᱦᱟᱸ ᱮᱱᱮᱡ ᱥᱮᱨᱮᱧ ᱚᱱᱩᱥᱴᱷᱟᱱ ᱪᱟᱞᱟᱜ ᱠᱟᱱ ᱫᱚ ᱚᱱᱟ ᱪᱟᱨᱪ ᱨᱮ ᱵᱚᱲᱚ ᱫᱤᱱ ᱵᱟᱠᱷᱨᱟ ᱛᱮᱜᱮ ᱚᱸᱰᱮ ᱠᱚ ᱥᱟᱯᱲᱟᱣ ᱠᱟᱜᱼᱟ ᱵᱤᱵᱷᱤᱱᱱᱚ ᱢᱚᱱᱰᱚᱞᱤ ᱠᱷᱚᱱ ᱡᱟᱦᱟᱸ ᱮᱱᱮᱡ ᱥᱮᱨᱮᱧ ᱠᱚ ᱥᱟᱯᱲᱟᱣ ᱟᱹᱜᱩ ᱠᱟᱜᱼᱟ ᱱᱟᱴᱚᱠ ᱠᱚ ᱥᱮᱨᱮᱧ ᱠᱚ ᱰᱟᱱᱥ ᱠᱚ ᱠᱚᱵᱤᱛᱟ ᱠᱚ ᱥᱟᱱᱟᱢᱟᱜ ᱚᱸᱰᱮ ᱠᱚ ᱯᱨᱮᱡᱮᱱᱴ ᱮᱫᱟ ᱟᱨ ᱤᱧ ᱫᱚᱧ ᱤᱫᱤᱭᱮᱫ ᱵᱚᱱᱟ ᱚᱱᱟ ᱨᱮᱱᱟᱜ ᱢᱤᱫ ᱡᱷᱚᱞᱚᱠ ᱢᱤᱫᱴᱟᱝ ᱯᱟᱴ ᱟᱹᱰᱤ ᱵᱷᱚᱨᱟ ᱜᱮ ᱦᱩᱭ ᱠᱟᱱᱟ ᱮᱱᱛᱮ ᱨᱮᱦᱚᱸ ᱟᱯᱮ ᱥᱟᱢᱟᱝ ᱨᱮ ᱢᱤᱫ ᱡᱷᱚᱞᱚᱠᱤᱧ ᱫᱮᱠᱷᱟᱣᱮᱫᱟ ᱱᱚᱜᱼᱚᱭ ᱧᱮᱞ ᱛᱟᱵᱚᱱ ᱯᱮ ᱛᱚ ᱢᱟ ᱮᱱᱠᱷᱟᱱ ᱪᱟᱞᱟᱣ ᱤᱫᱤ ᱞᱮᱱ ᱜᱮᱵᱚᱱ ᱚᱸᱰᱮ ᱜᱮ ᱠᱟᱢᱟᱪᱚᱠᱤ ᱪᱟᱨᱪ ᱵᱷᱤᱛᱤᱨ ᱛᱮ ᱛᱚ ᱫᱩ ᱦᱟᱡᱟᱨ ᱯᱚᱸᱪᱤᱥ ᱥᱮᱨᱢᱟ ᱨᱮᱱᱟᱜ ᱥᱩᱵᱷᱚ ᱵᱚᱲᱚ ᱫᱤᱱ ᱥᱟᱱᱟᱢ ᱠᱚᱜᱮ ᱟᱨ ᱥᱟᱱᱟᱢ ᱠᱚᱜᱮ 2026 ᱨᱮᱱᱟᱜ ᱦᱮᱯᱤ ᱱᱤᱭᱩ ᱤᱭᱟᱨ ᱥᱟᱱᱟᱢ ᱠᱚᱜᱮ ᱢᱚᱡᱽ ᱥᱮ ᱵᱮᱥ ᱛᱮ ᱛᱟᱦᱮᱱ ᱛᱟᱵᱚᱱ ᱯᱮ ᱟᱨ ᱮᱱᱡᱚᱭ ᱛᱟᱵᱚᱱ ᱯᱮ ᱱᱚᱣᱟ ᱤᱧᱟᱹᱜ ᱵᱞᱚᱜ ᱵᱷᱤᱰᱤᱭᱳ ᱨᱮ ᱟᱯᱮ ᱫᱚᱧ ᱩᱫᱩᱜ ᱟᱯᱮ ᱠᱟᱱᱟ ᱠᱟᱢᱟ ᱪᱚᱠᱤ ᱥᱮᱴᱵᱚᱞ ᱥᱟᱡᱽ ᱢᱤᱥᱚᱱ ᱵᱷᱤᱛᱤᱨ ᱨᱮ 2025 ᱵᱚᱲᱚ ᱫᱤᱱ ᱨᱮᱱᱟᱜ ᱢᱟᱱᱮ ᱨᱟᱹᱥᱠᱟᱹ ᱢᱟᱨᱟᱝ ᱫᱤᱱ ᱟᱨ ᱦᱤᱡᱩᱜ ᱠᱟᱱ ᱦᱮᱯᱤ ᱱᱤᱭᱩ ᱤᱭᱟᱨ ᱢᱟᱱᱮ ᱱᱟᱣᱟ ᱥᱮᱨᱢᱟ ᱵᱟᱠᱷᱨᱟ ᱛᱮ ᱡᱟᱦᱟᱸ ᱯᱨᱳᱜᱨᱟᱢ ᱚᱸᱰᱮ ᱮᱦᱚᱵ ᱟᱠᱟᱱᱟ ᱮᱱᱟᱝ ᱨᱮ ᱛᱚ ᱤᱧ ᱪᱟᱞᱟᱜ ᱟᱹᱧ